ᱟᱯᱮ ᱠᱚ ᱛᱟᱞᱟᱛᱮ ᱱᱚᱣᱟ ᱵᱷᱤᱰᱤᱭᱳ ᱥᱮᱭᱟᱨ ᱞᱟᱹᱜᱤᱫ ᱛᱮ ᱟᱨ ᱥᱚᱫᱚᱨ ᱞᱟᱹᱜᱤᱫ ᱛᱮ ᱛᱮᱦᱮᱧ ᱱᱚᱣᱟ ᱵᱷᱤᱰᱤᱭᱳ ᱫᱚ ᱱᱟᱦᱟᱜ ᱦᱩᱰᱤᱧ ᱠᱞᱤᱯ ᱤᱧ ᱵᱟᱪᱷᱟᱣ ᱵᱮᱱᱟᱣᱮᱫ ᱛᱟᱵᱚᱱᱟ ᱛᱚ ᱱᱚᱣᱟ ᱵᱷᱤᱰᱤᱭᱳ ᱠᱚ ᱧᱮᱞ ᱠᱟᱛᱮ ᱡᱟᱦᱟᱸᱭ ᱡᱩᱫᱤ ᱵᱟᱹᱲᱤᱡ ᱯᱮ ᱢᱚᱱᱮ ᱛᱟᱵᱚᱱᱟ ᱮᱱᱠᱷᱟᱱ ᱫᱚ ᱤᱠᱟᱹ ᱠᱟᱹᱧ ᱛᱟᱵᱚᱱᱟ ᱯᱮ ᱟᱨ ᱡᱟᱦᱟᱸᱭ ᱠᱚ ᱡᱩᱫᱤ ᱱᱚᱣᱟ ᱪᱮᱱᱮᱞ ᱨᱮ ᱱᱟᱣᱟ ᱢᱮᱱᱟᱜ ᱯᱮ ᱛᱟᱵᱚᱱᱟ ᱪᱮᱱᱮᱞ ᱠᱚᱯᱮ ᱥᱟᱵᱥᱠᱨᱟᱭᱤᱵ ᱛᱟᱵᱚᱱᱟ ᱟᱨ ᱪᱮᱫ ᱞᱟᱭᱤᱠ ᱥᱮᱭᱟᱨ ᱟᱞᱚᱯᱮ ᱦᱤᱲᱤᱧ ᱛᱟᱵᱚᱱᱟ ᱵᱷᱤᱰᱤᱭᱳ ᱯᱷᱟᱥᱴ ᱠᱷᱚᱱ ᱞᱟᱥ ᱦᱟᱹᱨᱤᱡ ᱧᱮᱞ ᱛᱟᱵᱚᱱ ᱯᱮ ᱤᱱᱟᱹᱠᱷᱟᱱ ᱯᱮ ᱵᱩᱡᱷᱟᱹᱣ ᱫᱟᱲᱮᱭᱟᱜᱼᱟ ᱟᱨ ᱡᱩᱫᱤ ᱟᱛᱨᱟ ᱨᱮ ᱥᱠᱤᱯ ᱠᱟᱛᱮ ᱯᱮ ᱧᱮᱞᱟ ᱢᱮᱱᱠᱷᱟᱱ ᱫᱚ ᱵᱟᱯᱮ ᱵᱩᱡᱷᱟᱹᱣ ᱫᱟᱲᱮᱭᱟᱜ ᱛᱟᱵᱚᱱᱟ ᱛᱚ ᱵᱚᱭᱦᱟ ᱠᱚ ᱟᱫᱚ ᱚᱠᱛᱚ ᱵᱟᱵᱚᱱ ᱵᱚᱨᱵᱟᱫᱟ ᱥᱮ ᱚᱠᱛᱚ ᱵᱟᱵᱚᱱ ᱵᱤᱞᱚᱢᱟᱵᱚᱱ ᱞᱟᱵᱚᱱ ᱛᱚᱵᱮ ᱚᱱᱟ ᱴᱚᱯᱤᱠ ᱩᱛᱟᱹᱨ ᱜᱮᱵᱚᱱ ᱥᱮᱱ ᱞᱮᱱᱜᱮ ᱵᱷᱤᱰᱤᱭᱳ ᱨᱮᱱᱟᱜ ᱴᱚᱯᱤᱠ ᱩᱛᱟᱹᱨ ᱵᱚᱱ ᱥᱮᱱᱚᱜᱼᱟ ᱥᱟᱶᱛᱟ ᱥᱩᱥᱟᱹᱨᱤᱭᱟᱹ ᱥᱟᱶᱛᱟ ᱯᱟᱹᱨᱩᱠᱷᱤᱭᱟᱹ ᱟᱨ ᱥᱟᱶᱛᱟ ᱫᱩᱞᱟᱹᱲᱤᱭᱟᱹ ᱡᱟᱦᱟᱸᱭ ᱡᱟᱦᱟᱸᱭ ᱠᱚ ᱢᱮᱱᱟᱜ ᱠᱚ ᱛᱟᱵᱚᱱᱟ ᱱᱚᱣᱟ ᱥᱟᱶᱛᱟ ᱥᱚᱢᱟᱡᱽ ᱨᱮ ᱛᱮᱦᱮᱧ ᱩᱱᱠᱩ ᱴᱷᱮᱱ ᱜᱮ ᱤᱧ ᱠᱩᱠᱞᱤᱧ ᱫᱚᱦᱚᱭᱟ ᱱᱚᱣᱟ ᱜᱚᱢᱦᱟ ᱯᱚᱨᱚᱵᱽ ᱫᱚ ᱥᱮ ᱱᱚᱣᱟ ᱨᱟᱹᱠᱷᱤ ᱯᱩᱨᱱᱤᱢᱟ ᱫᱚ ᱟᱵᱚᱣᱟᱜ ᱠᱟᱱᱟ ᱥᱮ ᱫᱤᱠᱩᱣᱟᱜ ᱠᱟᱱᱟ ᱛᱚ ᱵᱚᱭᱦᱟ ᱠᱚ ᱥᱟᱹᱨᱤᱜᱮ ᱡᱩᱫᱤ ᱥᱟᱱᱛᱟᱲ ᱥᱚᱢᱟᱡᱽ ᱨᱮ ᱱᱚᱣᱟ ᱠᱚ ᱵᱟᱹᱱᱩᱜ ᱟᱠᱟᱫᱼᱟ ᱱᱚᱣᱟ ᱯᱚᱨᱚᱵᱽ ᱠᱚ ᱱᱚᱣᱟ ᱨᱟᱹᱠᱷᱤ ᱵᱚᱱᱫᱷᱚᱱ ᱠᱚ ᱡᱟᱦᱟᱱᱟᱜ ᱨᱟᱹᱠᱷᱤ ᱠᱚ ᱛᱚᱞᱮᱫ ᱵᱚᱭᱦᱟ ᱢᱤᱥᱨᱟ ᱤᱫᱤ ᱠᱟᱛᱮᱫ ᱠᱚ ᱛᱚᱞᱮᱫ ᱱᱚᱣᱟ ᱠᱚ ᱡᱩᱫᱤ ᱟᱵᱚ ᱥᱟᱱᱛᱟᱲ ᱥᱚᱢᱟᱡᱽ ᱨᱮ ᱵᱟᱹᱱᱩᱜ ᱟᱠᱟᱫᱼᱟ ᱮᱱᱠᱷᱟᱱ ᱟᱵᱚ ᱥᱟᱱᱛᱟᱲ ᱥᱚᱢᱟᱡᱽ ᱨᱮ ᱛᱚᱞᱮᱫᱼᱟ ᱠᱚ ᱪᱮᱫᱟᱜ ᱛᱚ ᱱᱚᱜᱼᱚ ᱱᱚᱣᱟ ᱠᱚ ᱤᱫᱤ ᱠᱟᱛᱮᱫ ᱜᱮ ᱱᱟᱦᱟᱜ ᱛᱮᱦᱮᱧ ᱫᱚ ᱢᱤᱫ ᱵᱟᱨ ᱯᱚᱫᱤᱧ ᱢᱮᱱ ᱛᱟᱵᱚᱱᱟ ᱚᱱᱟ ᱠᱚ ᱠᱷᱟᱹᱛᱤᱨ ᱛᱮ ᱡᱩᱫᱤ ᱵᱷᱩᱞ ᱦᱩᱭᱩᱜᱼᱟ ᱛᱚᱵᱮ ᱠᱷᱟᱱ ᱟᱯᱮ ᱴᱷᱮᱱ ᱠᱷᱚᱱ ᱥᱟᱭ ᱥᱟᱭ ᱤᱠᱟᱹᱧ ᱠᱷᱚᱡᱚᱜ ᱠᱟᱱᱟ ᱛᱚ ᱵᱚᱭᱦᱟ ᱠᱚ ᱱᱚᱜᱼᱚᱭ ᱢᱟᱲᱟᱝ ᱨᱮᱵᱚᱱ ᱧᱮᱞ ᱟᱠᱟᱫ ᱜᱮᱭᱟ ᱟᱨ ᱚᱱᱟ ᱦᱩᱞᱤ ᱯᱟᱨᱟᱵᱽ ᱠᱚᱨᱮ ᱡᱮᱯᱩᱨᱤ ᱦᱩᱞᱤ ᱯᱟᱨᱟᱵᱽ ᱠᱚᱨᱮ ᱡᱮᱯᱩᱨᱤ ᱱᱟᱦᱟᱜ ᱟᱵᱚ ᱠᱚ ᱟᱵᱚ ᱠᱚᱨᱮᱱ ᱦᱚᱲ ᱦᱚᱸᱠᱚ ᱠᱷᱮᱲᱚᱭ ᱠᱟᱱ ᱜᱮᱭᱟ ᱴᱷᱤᱠ ᱛᱮᱦᱮᱧ ᱚᱱᱠᱟᱜᱮ ᱛᱮᱦᱮᱧ ᱜᱚᱢᱦᱟ ᱯᱟᱨᱟᱵᱽ ᱨᱮᱦᱚᱸ ᱟᱹᱰᱤᱜᱟᱱ ᱟᱭᱢᱟ ᱡᱟᱭᱜᱟ ᱨᱮ ᱟᱨ ᱵᱟᱝ ᱟᱹᱰᱤᱜᱟᱱ ᱜᱮ ᱧᱮᱞ ᱟᱠᱟᱱᱟ ᱡᱮ ᱵᱚᱭᱦᱟ ᱢᱤᱥᱨᱟ ᱦᱟᱜ ᱛᱤᱨᱮ ᱵᱚᱭᱦᱟ ᱢᱤᱥᱨᱟ ᱨᱟᱹᱠᱷᱤ ᱟᱨ ᱵᱟᱝ ᱢᱤᱥᱨᱟ ᱵᱚᱭᱦᱟ ᱠᱚ ᱛᱚᱞ ᱟᱠᱚ ᱠᱟᱱᱟ ᱪᱮᱫ ᱱᱚᱣᱟ ᱫᱚ ᱥᱟᱱᱛᱟᱲᱟᱜ ᱯᱟᱨᱟᱵᱽ ᱠᱟᱱᱟ ᱟᱯᱮ ᱜᱮ ᱴᱷᱤᱠᱟᱹᱭ ᱛᱟᱵᱚᱱ ᱯᱮ ᱟᱯᱮ ᱜᱮ ᱞᱟᱹᱭ ᱛᱟᱵᱚᱱ ᱯᱮ ᱟᱯᱮ ᱛᱟᱞᱟᱨᱮ ᱠᱩᱠᱞᱤᱧ ᱫᱚᱦᱚᱭᱮᱫᱼᱟ ᱱᱚᱣᱟ ᱜᱚᱢᱦᱟ ᱯᱟᱨᱟᱵᱽ ᱫᱚ ᱚᱠᱚᱭᱟᱜ ᱠᱟᱱᱟ ᱱᱚᱣᱟ ᱨᱟᱹᱠᱷᱤ ᱡᱟᱦᱟᱸ ᱵᱚᱱ ᱢᱮᱱᱟ ᱨᱟᱹᱠᱷᱤ ᱛᱚᱞ ᱞᱮᱫ ᱫᱚᱵᱚᱱ ᱱᱚᱣᱟ ᱨᱟᱹᱠᱷᱤ ᱛᱚᱞ ᱫᱚ ᱟᱵᱚᱣᱟᱜ ᱥᱟᱱᱛᱟᱲ ᱥᱚᱢᱟᱡᱽ ᱨᱮ ᱦᱩᱭᱩᱜ ᱠᱟᱱᱟ ᱥᱮ ᱫᱤᱠᱩᱣᱟᱜ ᱥᱚᱢᱟᱡᱽ ᱨᱮ ᱦᱩᱭᱩᱜ ᱠᱟᱱᱟ ᱛᱚ ᱵᱚᱭᱦᱟ ᱠᱚ ᱚᱱᱟ ᱠᱚ ᱤᱫᱤ ᱠᱟᱛᱮᱫ ᱜᱮ ᱱᱟᱦᱟᱜ ᱛᱮᱦᱮᱧ ᱫᱚ ᱱᱚᱣᱟ ᱵᱷᱤᱰᱭᱳ ᱢᱮᱱᱟᱜ ᱛᱟᱵᱚᱱᱟ ᱟᱯᱮ ᱱᱤᱦᱟᱹᱛ ᱱᱚᱣᱟ ᱠᱚᱢᱮᱱᱴ ᱠᱟᱛᱮᱫ ᱯᱮ ᱞᱟᱹᱭᱟᱹᱧ ᱛᱟᱵᱚᱱᱟ ᱥᱟᱹᱨᱤᱭᱟᱜ ᱫᱚ ᱚᱠᱟ ᱠᱟᱱᱟ ᱫᱤᱠᱩᱣᱟᱜ ᱥᱮ ᱥᱟᱱᱛᱟᱲᱟᱜ ᱩᱭᱦᱟᱹᱨ ᱦᱤᱡᱩᱜ ᱠᱟᱱᱟ ᱡᱟᱦᱟᱸᱭ ᱛᱩᱞᱥᱤ ᱥᱚᱨᱮᱱᱟᱜ ᱠᱟᱛᱷᱟ ᱛᱩᱞᱥᱤ ᱫᱟᱥ ᱥᱚᱨᱮᱱᱟᱜ ᱠᱟᱛᱷᱟ ᱯᱟᱞᱮ ᱚᱱᱠᱟ ᱵᱟᱝ ᱦᱩᱭᱩᱜ ᱠᱟᱱᱟ ᱛᱚ ᱛᱮᱦᱮᱧ ᱛᱩᱞᱥᱤ ᱛᱩᱞᱥᱤ ᱥᱚᱨᱮᱱ ᱡᱟᱦᱟᱸ ᱞᱮᱠᱟᱭ ᱞᱟᱹᱭ ᱠᱮᱜᱼᱟ ᱦᱤᱱᱫᱩ ᱥᱚᱢᱟᱡᱽ ᱨᱮᱱ ᱥᱮ ᱥᱚᱱᱟᱛᱚᱱ ᱫᱷᱚᱨᱚᱢ ᱨᱮᱱ ᱟᱵᱚ ᱥᱟᱱᱛᱟᱲ ᱥᱚᱢᱟᱡᱽ ᱛᱮᱠᱚ ᱥᱚᱲᱚ ᱵᱚᱞᱚ ᱟᱠᱟᱱ ᱞᱮᱠᱟ ᱵᱚᱸᱜᱟᱼᱵᱩᱨᱩ ᱴᱷᱤᱠ ᱚᱱᱠᱟ ᱜᱮ ᱛᱮᱦᱮᱧ ᱟᱵᱚ ᱥᱟᱱᱛᱟᱲ ᱫᱤᱠᱩᱣᱟᱜ ᱛᱮ ᱵᱟᱵᱚᱱ ᱥᱚᱲᱚ ᱵᱚᱞᱚ ᱟᱠᱟᱱᱟ ᱛᱚ ᱫᱤᱠᱩᱣᱟᱜ ᱯᱟᱨᱟᱵᱽ ᱯᱩᱱᱟᱹᱭ ᱨᱮ ᱟᱵᱚ ᱵᱚᱱ ᱥᱚᱲᱮ ᱢᱮᱥᱟ ᱟᱠᱟᱱᱟ ᱛᱚ ᱛᱮᱦᱮᱧ ᱧᱮᱞᱚᱜ ᱠᱟᱱᱟ ᱡᱟᱦᱟᱸ ᱞᱮᱠᱟ ᱦᱳᱞᱤ ᱠᱚ ᱠᱷᱮᱞᱳᱭᱮᱜᱼᱟ ᱟᱵᱚ ᱨᱮᱱ ᱥᱟᱱᱛᱟᱲ ᱦᱚᱯᱚᱱ ᱠᱚ ᱟᱨ ᱡᱟᱦᱟᱸ ᱞᱮᱠᱟ ᱛᱮᱦᱮᱧ ᱦᱚᱸ ᱠᱚ ᱧᱮᱞᱚᱜ ᱠᱟᱱᱟ ᱱᱚᱜᱼᱚᱭ ᱟᱜᱟᱢ ᱫᱤᱱ ᱨᱮ ᱦᱤᱡᱩᱜ ᱠᱟᱱ ᱜᱚᱢᱦᱟ ᱡᱟᱦᱟᱸ ᱟᱨ ᱵᱟᱨᱥᱤᱧ ᱯᱮ ᱢᱟᱦᱟ ᱯᱚᱨᱮ ᱦᱤᱡᱩᱜ ᱠᱟᱱᱟ ᱜᱚᱢᱦᱟ ᱛᱤᱱᱟᱹᱝ ᱨᱟᱹᱥᱠᱟᱹᱣᱟᱱ ᱠᱟᱛᱷᱟ ᱠᱟᱱ ᱜᱮᱭᱟ ᱜᱚᱢᱦᱟ ᱯᱟᱨᱟᱵᱽ ᱛᱚ ᱚᱱᱟ ᱜᱚᱢᱦᱟ ᱯᱟᱨᱟᱵᱽ ᱨᱮ ᱟᱵᱚ ᱥᱟᱱᱛᱟᱲ ᱥᱚᱢᱟᱡᱽ ᱨᱮᱦᱚᱸ ᱨᱟᱹᱠᱷᱤ ᱛᱚᱞ ᱦᱩᱭᱩᱜ ᱠᱟᱱᱟ ᱚᱱᱟ ᱠᱚ ᱧᱮᱞ ᱠᱟᱛᱮ ᱜᱮ ᱛᱮᱦᱮᱧ ᱛᱩᱞᱥᱤ ᱥᱚᱨᱮᱱᱟᱜ ᱠᱟᱛᱷᱟ ᱩᱭᱦᱟᱹᱨ ᱦᱤᱡᱩᱜ ᱠᱟᱱᱟ ᱡᱟᱦᱟᱸ ᱞᱮᱠᱟ ᱛᱩᱞᱥᱤ ᱥᱚᱨᱮᱱ ᱟᱡ ᱢᱮᱱ ᱟᱠᱟᱫᱼᱟ ᱦᱤᱱᱫᱩ ᱥᱚᱱᱟᱛᱚᱱ ᱫᱷᱚᱨᱚᱢ ᱨᱤᱱᱤᱡ ᱫᱮᱵ ᱫᱮᱵᱤ ᱠᱚᱛᱮ ᱥᱟᱫᱷᱩ ᱨᱟᱢᱪᱟᱸᱫᱽ ᱢᱩᱨᱢᱩ ᱚᱨᱥᱚᱝ ᱞᱮᱱᱟ ᱟᱨ ᱱᱤᱛᱚᱜ ᱱᱚᱣᱟ ᱥᱚᱥᱚᱱᱟᱜ ᱡᱩᱜᱽ ᱨᱮ ᱦᱤᱱᱫᱩ ᱥᱚᱱᱟᱛᱚᱱ ᱨᱤᱱᱤᱡ ᱫᱮᱵ ᱫᱮᱵᱤ ᱠᱚᱛᱮ ᱥᱚᱢᱟᱭ ᱠᱤᱥᱠᱩᱭ ᱚᱨᱥᱚᱝ ᱟᱠᱟᱱᱟ ᱥᱟᱱᱛᱟᱲ ᱨᱮᱱ ᱵᱚᱸᱜᱟ ᱵᱩᱨᱩ ᱫᱚ ᱦᱤᱱᱫᱩ ᱫᱷᱚᱨᱚᱢ ᱥᱮ ᱥᱚᱱᱟᱛᱚᱱ ᱫᱷᱚᱨᱚᱢ ᱠᱷᱚᱱ ᱠᱚ ᱥᱚᱲᱚ ᱵᱚᱞᱚ ᱟᱠᱟᱱᱟ ᱚᱱᱟᱜᱤᱧ ᱩᱭᱦᱟᱹᱨᱮᱜᱼᱟ ᱯᱟᱞᱮ ᱟᱵᱚ ᱦᱚᱸ ᱛᱮᱦᱮᱧ ᱫᱤᱠᱩ ᱴᱷᱮᱱ ᱵᱚᱱ ᱥᱚᱲᱚ ᱵᱚᱞᱚ ᱟᱠᱟᱱᱟ ᱫᱤᱠᱩ ᱠᱚᱣᱟᱜ ᱧᱮᱞ ᱛᱮᱜᱮ ᱟᱵᱚ ᱦᱚᱸᱵᱚᱱ ᱥᱮᱬᱟ ᱟᱠᱟᱣᱱᱟ ᱛᱚ ᱵᱚᱭᱦᱟ ᱠᱚ ᱡᱟᱦᱟᱸᱭ ᱠᱚᱯᱮ ᱵᱟᱲᱟᱭ ᱛᱟᱵᱚᱱ ᱠᱷᱟᱱ ᱱᱚᱣᱟ ᱠᱚᱢᱮᱱᱴ ᱠᱟᱛᱮ ᱱᱤᱦᱟᱹᱛᱤ ᱯᱮ ᱞᱟᱹᱭᱟᱹᱧ ᱛᱟᱵᱚᱱᱟ ᱟᱨ ᱱᱚᱣᱟ ᱤᱧᱟᱹᱜ ᱠᱩᱞᱤ ᱨᱮᱱᱟᱜ ᱛᱮᱞᱟ ᱟᱯᱮ ᱱᱤᱦᱟᱹᱛᱤ ᱯᱮ ᱤᱢᱟᱹᱧ ᱛᱟᱵᱚᱱᱟ ᱤᱧᱟᱹᱜ ᱠᱚᱢᱮᱱᱴ ᱵᱚᱠᱥ ᱨᱮ ᱛᱚ ᱵᱚᱭᱦᱟ ᱠᱚ ᱱᱚᱣᱟ ᱠᱚ ᱢᱮᱱ ᱠᱟᱛᱮ ᱡᱩᱫᱤ ᱤᱧ ᱜᱟᱹᱞᱛᱤᱭᱮᱜᱼᱟ ᱥᱮ ᱤᱧ ᱠᱷᱟᱨᱟᱯᱮᱫ ᱠᱷᱟᱱ ᱱᱤᱦᱟᱹᱛ ᱟᱯᱮ ᱯᱮ ᱤᱠᱟᱹ ᱠᱟᱹᱧ ᱛᱟᱵᱚᱱᱟ ᱵᱚᱭᱦᱟ ᱠᱚ ᱱᱚᱰᱮ ᱟᱨ ᱯᱮ ᱧᱮᱞᱮ ᱠᱟᱱᱟ ᱱᱩᱜ ᱱᱩᱠᱤᱱ ᱪᱮᱫ ᱠᱤᱱ ᱪᱤᱠᱟᱹᱭᱮᱜᱼᱟ ᱠᱤᱱ ᱦᱟᱱᱛᱮ ᱱᱟᱛᱮ ᱵᱟᱱᱟ ᱦᱚᱲ ᱠᱤᱱ ᱫᱷᱟᱹᱠᱩᱡ ᱫᱷᱟᱹᱠᱩᱡᱚᱜ ᱠᱟᱱᱟ ᱵᱚᱭᱦᱟ ᱠᱚ ᱱᱚᱣᱟ ᱠᱚᱫᱚ ᱪᱮᱫ ᱟᱵᱚᱣᱟᱜ ᱵᱮᱥ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱱᱚᱣᱟ ᱠᱚᱫᱚ ᱤᱧᱟᱹᱜ ᱢᱮᱱ ᱛᱮᱫᱚ ᱟᱹᱰᱤ ᱢᱟᱨᱟᱝ ᱵᱷᱩᱞ ᱡᱤᱱᱤᱥ ᱦᱩᱭᱩᱜ ᱠᱟᱱᱟ ᱛᱚ ᱡᱟᱦᱟᱸᱭ ᱜᱮ ᱱᱚᱣᱟ ᱵᱷᱤᱰᱤᱭᱳ ᱠᱚᱯᱮ ᱵᱮᱱᱟᱣᱮᱫ ᱛᱟᱵᱚᱱ ᱱᱚᱝᱠᱟᱱ ᱵᱷᱤᱰᱤᱭᱳ ᱵᱮᱱᱟᱣ ᱫᱚ ᱵᱚᱱᱫᱽ ᱛᱟᱵᱚᱱ ᱯᱮ ᱪᱮᱫᱟᱜ ᱥᱮ ᱵᱷᱟᱭᱨᱟᱞᱟᱜ ᱞᱟᱹᱜᱤᱫ ᱛᱮᱫᱚ ᱱᱩᱱᱟᱹᱝ ᱢᱟᱨᱟᱝ ᱵᱷᱩᱞ ᱰᱟᱦᱟᱨ ᱛᱮ ᱟᱞᱚᱯᱮ ᱛᱟᱲᱟᱢ ᱛᱟᱵᱚᱱᱟ ᱟᱨ ᱵᱷᱟᱭᱨᱟᱞᱚᱜ ᱨᱮᱱᱟᱜ ᱢᱮᱱᱟᱜ ᱠᱷᱟᱱ ᱫᱚ ᱵᱮᱥ ᱵᱷᱤᱰᱤᱭᱳ ᱵᱮᱱᱟᱣ ᱠᱟᱛᱮ ᱦᱚᱸᱠᱚ ᱵᱷᱟᱭᱨᱟᱞᱚᱜ ᱠᱟᱱ ᱜᱮᱭᱟ ᱟᱨ ᱵᱮᱥ ᱵᱷᱤᱰᱤᱭᱳ ᱵᱮᱱᱟᱣ ᱠᱟᱛᱮ ᱦᱚᱸ ᱢᱤᱫ ᱫᱤᱱ ᱦᱤᱞᱳᱜ ᱤᱭᱩᱴᱩᱵᱽ ᱨᱮᱢ ᱥᱟᱠᱥᱮᱥᱯᱷᱩᱞᱚᱜ ᱜᱮᱭᱟ ᱚᱱᱟ ᱠᱷᱟᱹᱛᱤᱨ ᱤᱧ ᱢᱟᱱᱟᱣᱮᱫ ᱯᱮ ᱛᱟᱵᱚᱱᱟ ᱱᱚᱝᱠᱟᱱ ᱠᱷᱟᱨᱟᱯ ᱠᱷᱟᱨᱟᱯ ᱵᱷᱤᱰᱤᱭᱳ ᱯᱳᱥᱴ ᱠᱟᱛᱮ ᱫᱚ ᱟᱯᱮ ᱧᱩᱛᱩᱢ ᱟᱨᱡᱟᱣ ᱫᱚ ᱟᱞᱚᱯᱮ ᱪᱮᱥᱴᱟᱭ ᱛᱟᱵᱚᱱᱟ ᱥᱮ ᱟᱞᱚᱯᱮ ᱠᱩᱠᱢᱩᱭ ᱛᱟᱵᱚᱱᱟ ᱢᱤᱫᱴᱮᱡ ᱠᱟᱛᱷᱟ ᱫᱤᱥᱟᱹ ᱫᱚᱦᱚ ᱠᱟᱜ ᱢᱮ ᱢᱮᱨᱤ ᱡᱟᱱ ᱟᱢ ᱵᱟᱢ ᱫᱟᱹᱲ ᱦᱚᱪᱚᱣᱟᱹᱧ ᱠᱷᱟᱡ ᱫᱚ ᱚᱠᱚᱭ ᱦᱚᱸ ᱵᱟᱹᱧ ᱫᱟᱹᱲ ᱠᱚᱣᱟ ᱟᱪᱪᱷᱟ ᱩᱱᱟᱹᱢ ᱧᱩᱭᱫᱟ ᱤᱧ ᱠᱷᱟᱹᱛᱤᱨ ᱧᱩ ᱵᱟᱢ ᱵᱟᱹᱜᱤ ᱫᱟᱲᱮᱭᱟᱜᱼᱟ ᱧᱩᱧ ᱵᱟᱹᱜᱤᱭᱟ ᱴᱷᱤᱠ ᱜᱮᱭᱟ ᱞᱮᱠᱤᱱ ᱥᱮᱛᱟᱜ ᱵᱟᱨ ᱫᱚᱢ ᱟᱹᱭᱩᱵ ᱵᱟᱨ ᱫᱚᱢ ᱧᱤᱫᱟᱹ ᱯᱟᱸᱪ ᱫᱚᱢ ᱰᱩᱜᱤ ᱥᱴᱟᱭᱤᱞ ᱛᱮᱢ ᱫᱟᱹᱲ ᱦᱚᱪᱚᱧᱟ ᱵᱟᱝ ᱵᱟᱝ ᱱᱚᱜᱼᱚ ᱱᱚᱰᱮ ᱱᱩᱭ ᱵᱚᱭᱦᱟ ᱪᱮᱫ ᱮ ᱞᱟᱹᱭᱮᱜᱼᱟ ᱱᱩᱠᱤᱱ ᱠᱩᱲᱤ ᱠᱚᱲᱟ ᱪᱮᱫ ᱞᱮᱠᱟ ᱠᱤᱱ ᱨᱚᱯᱚᱲ ᱠᱟᱱᱟ ᱪᱮᱫ ᱞᱮᱠᱟ ᱵᱮᱰ ᱞᱮᱝᱜᱩᱭᱮᱡᱽ ᱛᱮᱠᱤᱱ ᱨᱚᱯᱚᱲ ᱠᱟᱱᱟ ᱛᱚ ᱵᱚᱭᱦᱟ ᱠᱚ ᱤᱧ ᱯᱟᱦᱴᱟ ᱠᱷᱚᱱ ᱱᱤᱱᱟᱹᱜ ᱜᱮ ᱟᱹᱵᱤᱱ ᱴᱷᱮᱱ ᱱᱮᱦᱚᱨ ᱛᱟᱦᱮᱱ ᱠᱟᱱᱟ ᱡᱮ ᱟᱹᱵᱤᱱ ᱱᱚᱣᱟ ᱠᱚ ᱡᱟᱦᱟᱸ ᱵᱤᱱ ᱞᱟᱹᱭ ᱟᱠᱟᱫ ᱫᱚ ᱚᱱᱟ ᱫᱚ ᱟᱹᱵᱤᱱᱟᱜ ᱛᱤᱱᱟᱹᱜ ᱵᱮᱥᱟ ᱛᱤᱱᱟᱹᱜ ᱵᱷᱩᱞᱟ ᱚᱱᱟ ᱫᱚ ᱟᱹᱵᱤᱱ ᱛᱮᱜᱮ ᱵᱤᱱ ᱴᱷᱤᱠᱟᱹ ᱫᱟᱲᱮᱭᱟᱜᱼᱟ ᱟᱨ ᱫᱤᱥᱚᱢ ᱦᱚᱲ ᱜᱮᱠᱚ ᱵᱟᱪᱷᱟᱣ ᱛᱟᱹᱵᱤᱱᱟ ᱟᱹᱵᱤᱱ ᱫᱚ ᱵᱮᱥᱟᱜ ᱥᱮ ᱠᱷᱟᱨᱟᱯᱟᱜ ᱵᱤᱱ ᱢᱮᱱ ᱟᱠᱟᱫ ᱛᱚᱵᱮ ᱛᱚᱵᱮ ᱱᱩᱠᱤᱱ ᱵᱚᱭᱦᱟ ᱟᱨ ᱡᱟᱦᱟᱸ ᱢᱤᱥᱨᱟ ᱦᱚᱸ ᱢᱮᱱᱟᱜ ᱟᱠᱟᱫ ᱠᱤᱱ ᱱᱩᱠᱤᱱ ᱦᱚᱸ ᱟᱹᱵᱤᱱ ᱴᱷᱮᱱ ᱤᱧᱟᱹᱜ ᱱᱮᱦᱚᱨ ᱛᱟᱦᱮᱱ ᱠᱟᱱᱟ ᱡᱮ ᱟᱹᱵᱤᱱ ᱱᱚᱣᱟ ᱠᱚ ᱵᱷᱤᱰᱤᱭᱳ ᱵᱮᱱᱟᱣ ᱠᱟᱛᱮ ᱡᱮ ᱫᱤᱥᱚᱢ ᱦᱚᱲ ᱵᱤᱱ ᱫᱮᱠᱷᱟᱣ ᱟᱠᱚ ᱠᱟᱱᱟ ᱱᱚᱣᱟ ᱫᱚ ᱛᱤᱱᱟᱹᱜ ᱢᱟᱨᱟᱝ ᱟᱹᱵᱤᱱ ᱵᱮᱥ ᱵᱤᱱ ᱠᱟᱹᱢᱤ ᱠᱟᱱᱟ ᱥᱮ ᱛᱤᱱᱟᱹᱜ ᱢᱟᱨᱟᱝ ᱵᱟᱹᱲᱤᱡ ᱵᱤᱱ ᱠᱟᱹᱢᱤ ᱠᱟᱱᱟ ᱟᱹᱵᱤᱱ ᱛᱮᱜᱮ ᱟᱹᱵᱤᱱ ᱴᱷᱤᱠᱟᱹᱜ ᱵᱤᱱ ᱟᱨ ᱚᱲᱟᱜ ᱨᱮᱱ ᱡᱩᱫᱤ ᱟᱭᱳ ᱵᱟᱵᱟ ᱠᱚ ᱧᱮᱞᱮᱫ ᱛᱟᱹᱵᱤᱱ ᱠᱷᱟᱱ ᱩᱱᱠᱩ ᱪᱮᱫ ᱞᱮᱠᱟ ᱠᱚ ᱵᱩᱡᱷᱟᱹᱣᱮᱫ ᱟᱠᱚ ᱛᱚ ᱱᱚᱜᱼᱚ ᱱᱚᱣᱟ ᱠᱚ ᱤᱫᱤ ᱠᱟᱛᱮ ᱱᱚᱜᱼᱚ ᱱᱚᱣᱟ ᱠᱚ ᱵᱷᱟᱹᱵᱤ ᱠᱟᱛᱮ ᱟᱹᱵᱤᱱ ᱵᱷᱤᱰᱭᱳ ᱵᱮᱱᱟᱣ ᱵᱮᱱ ᱟᱨ ᱱᱚᱜᱼᱚ ᱱᱚᱝᱠᱟᱱ ᱵᱮᱰ ᱞᱮᱝᱜᱩᱭᱮᱡᱽ ᱤᱫᱤ ᱠᱟᱛᱮ ᱵᱷᱤᱰᱭᱳ ᱵᱮᱱ ᱵᱮᱱᱟᱣ ᱟᱹᱵᱤᱱ ᱠᱤ ᱱᱚᱝᱠᱟ ᱫᱤᱥᱚᱢ ᱦᱚᱲ ᱛᱟᱞᱟ ᱨᱮᱵᱤᱱ ᱥᱚᱫᱚᱨᱮᱜᱼᱟ ᱟᱹᱰᱤ ᱢᱟᱨᱟᱝ ᱵᱷᱩᱞ ᱵᱤᱱ ᱠᱟᱹᱢᱤ ᱠᱟᱱᱟ ᱪᱮᱫᱟᱜ ᱥᱮ ᱦᱟᱯᱮᱱ ᱫᱤᱱ ᱨᱮ ᱟᱹᱵᱤᱱᱟᱜ ᱯᱚᱨᱤᱥᱛᱷᱤᱛᱤ ᱪᱮᱫ ᱪᱤᱠᱟᱹᱜᱼᱟ ᱱᱚᱝᱠᱟ ᱛᱮᱵᱚᱱ ᱧᱮᱞ ᱟᱠᱟᱫ ᱜᱮᱭᱟ ᱟᱹᱰᱤ ᱜᱟᱱ ᱦᱚᱲᱟᱜ ᱡᱤᱣᱤ ᱦᱚᱸ ᱪᱟᱞᱟᱣ ᱟᱠᱟᱱ ᱛᱟᱠᱚᱣᱟ ᱛᱚ ᱵᱚᱭᱦᱟ ᱠᱚ ᱱᱚᱣᱟ ᱠᱷᱟᱹᱛᱤᱨ ᱜᱮ ᱟᱹᱵᱤᱱ ᱥᱩᱢᱩᱝ ᱫᱚ ᱵᱟᱝᱟ ᱥᱟᱱᱟᱢ ᱠᱚ ᱵᱷᱤᱰᱭᱳ ᱟᱢ ᱡᱟᱦᱟᱸ ᱛᱤᱱᱟᱹᱜ ᱜᱮ ᱱᱚᱝᱠᱟᱱ ᱵᱷᱩᱞ ᱵᱷᱤᱰᱭᱳ ᱠᱚ ᱟᱨ ᱵᱟᱝ ᱱᱚᱝᱠᱟᱱ ᱵᱮᱰ ᱞᱮᱝᱜᱩᱭᱮᱡᱽ ᱛᱮᱠᱚ ᱤᱭᱩᱡᱽ ᱠᱟᱛᱮ ᱠᱚ ᱯᱳᱥᱴ ᱮᱫ ᱛᱟᱠᱚ ᱵᱷᱤᱰᱭᱳ ᱱᱩᱠᱩ ᱠᱚ ᱥᱟᱱᱟᱢ ᱦᱚᱲ ᱠᱚᱴᱷᱮᱱ ᱤᱧᱟᱹᱜ ᱱᱮᱦᱚᱨ ᱛᱟᱦᱮᱱ ᱠᱟᱱᱟ ᱡᱮᱢᱚᱱ ᱵᱷᱩᱞ ᱰᱟᱦᱟᱨ ᱠᱷᱚᱱ ᱫᱚ ᱠᱟᱹᱴᱤᱡ ᱪᱩᱞᱩᱝ ᱯᱟᱹᱪᱷᱞᱟᱹ ᱨᱮᱵᱚᱱ ᱛᱟᱦᱮᱱ ᱢᱟ ᱪᱮᱫᱟᱜ ᱥᱮ ᱵᱷᱚᱵᱤᱥᱥᱚᱛ ᱨᱮ ᱟᱜᱟᱢ ᱫᱤᱱ ᱨᱮ ᱟᱵᱚᱣᱟᱜ ᱡᱤᱣᱤ ᱨᱮ ᱢᱤᱫᱴᱮᱱ ᱤᱯᱷᱮᱠᱴ ᱦᱤᱡᱩᱜ ᱠᱟᱱᱟ ᱥᱮ ᱟᱵᱚᱣᱟᱜ ᱦᱚᱲᱢᱚ ᱨᱮ ᱤᱯᱷᱮᱠᱴ ᱦᱤᱡᱩᱜ ᱠᱟᱱᱟ ᱟᱨ ᱱᱚᱣᱟ ᱠᱚ ᱧᱮᱞ ᱠᱟᱛᱮ ᱟᱵᱚᱨᱮᱱ ᱟᱵᱚᱨᱮᱱ ᱠᱟᱹᱴᱤᱡ ᱠᱟᱹᱴᱤᱡ ᱢᱟᱹᱭ ᱜᱤᱫᱽᱨᱟᱹ ᱠᱚ ᱥᱮ ᱵᱟᱹᱵᱩ ᱜᱤᱫᱽᱨᱟᱹ ᱠᱚ ᱩᱱᱠᱩ ᱪᱮᱫ ᱠᱚ ᱥᱤᱠᱷᱱᱟᱹᱛᱚᱜᱼᱟ ᱚᱱᱟ ᱠᱷᱟᱹᱛᱤᱨ ᱜᱮ ᱛᱮᱦᱮᱧ ᱥᱟᱱᱟᱢ ᱦᱚᱲ ᱠᱚᱴᱷᱮᱱ ᱜᱮ ᱤᱧᱟᱹᱜ ᱱᱮᱦᱚᱨ ᱛᱟᱦᱮᱱ ᱠᱟᱱᱟ ᱛᱮᱦᱮᱧ ᱡᱩᱫᱤ ᱟᱵᱚ ᱱᱚᱣᱟ ᱵᱷᱩᱞ ᱰᱟᱦᱟᱨ ᱛᱮᱵᱚᱱ ᱛᱟᱲᱟᱢ ᱟᱠᱟᱫ ᱜᱮᱭᱟ ᱛᱚᱵᱮ ᱵᱷᱩᱞ ᱰᱟᱦᱟᱨ ᱠᱷᱚᱱ ᱫᱚ ᱥᱩᱫᱷᱨᱟᱹᱜ ᱞᱟᱹᱜᱤᱫ ᱵᱚᱱ ᱠᱩᱨᱩᱢᱩᱴᱩᱭ ᱢᱟ ᱟᱨ ᱵᱚᱱ ᱪᱮᱥᱴᱟᱭ ᱢᱟ ᱛᱚ ᱵᱚᱭᱦᱟ ᱠᱚ ᱱᱚᱣᱟ ᱵᱷᱤᱰᱤᱭᱳ ᱫᱚ ᱱᱚᱣᱟ ᱠᱷᱟᱹᱛᱤᱨ ᱜᱤᱧ ᱵᱮᱱᱟᱣ ᱠᱮᱫ ᱛᱟᱵᱚᱱᱟ ᱱᱚᱣᱟ ᱵᱷᱤᱰᱤᱭᱳ ᱧᱮᱞ ᱠᱟᱛᱮ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱱᱟ ᱱᱤᱦᱟᱹᱛ ᱠᱚᱢᱮᱱᱴ ᱠᱟᱛᱮ ᱯᱮ ᱞᱟᱹᱭ ᱛᱟᱵᱚᱱᱟ ᱟᱨ ᱱᱩᱭ ᱯᱤ ᱮᱥ ᱡᱤ ᱮᱠᱥ ᱴᱩ ᱮᱠᱥ ᱪᱮᱱᱮᱞ ᱟᱯᱮ ᱥᱟᱯᱳᱨᱴ ᱛᱟᱵᱚᱱ ᱯᱮ ᱥᱟᱯᱳᱨᱴ ᱠᱟᱛᱮ ᱢᱟᱲᱟᱝ ᱥᱮᱱ ᱟᱹᱭᱩᱨ ᱠᱟᱭ ᱯᱮ ᱥᱩᱛᱩᱜ ᱠᱟᱭ ᱯᱮ ᱟᱯᱮᱭᱟᱜ ᱟᱯᱮᱭᱟᱜ ᱜᱚᱲᱚ ᱥᱟᱦᱟᱡᱽ ᱛᱮ ᱛᱚ ᱵᱚᱭᱦᱟ ᱠᱚ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫᱮᱫ ᱛᱟᱵᱚᱱᱟ ᱧᱟᱯᱟᱢ ᱵᱚᱱ ᱫᱩᱥᱨᱟ ᱵᱷᱤᱰᱤᱭᱳ ᱨᱮ ᱟᱨ ᱱᱚᱣᱟ ᱛᱮᱦᱮᱧ ᱤᱧ ᱡᱟᱦᱟᱸ ᱛᱤᱱᱟᱹᱜ ᱮᱠᱥᱯᱞᱮᱱ ᱤᱧ ᱮᱢ ᱟᱠᱟᱫ ᱛᱟᱵᱚᱱᱟ ᱱᱚᱣᱟ ᱠᱚ ᱧᱮᱞ ᱠᱟᱛᱮ ᱡᱩᱫᱤ ᱟᱯᱮ ᱠᱷᱟᱨᱟᱯ ᱯᱮ ᱢᱚᱱᱮᱭᱟ ᱛᱚᱵᱮ ᱫᱚ ᱟᱯᱮ ᱴᱷᱮᱱ ᱠᱷᱚᱱ ᱟᱨᱦᱚᱸ ᱤᱠᱟᱹᱧ ᱠᱷᱚᱡᱚᱜ ᱠᱟᱱᱟ ᱥᱟᱭ ᱥᱟᱭ ᱤᱠᱟᱹ ᱠᱟᱹᱧ ᱯᱮ ᱱᱚᱣᱟ ᱵᱷᱤᱰᱤᱭᱳ ᱡᱩᱫᱤ ᱯᱮ ᱠᱩᱥᱤᱭᱟᱜᱼᱟ ᱯᱮ ᱠᱩᱥᱤᱭᱟᱜᱼᱟ ᱯᱮ ᱟᱨ ᱯᱮ ᱜᱚᱨᱚᱡᱟ ᱮᱱᱠᱷᱟᱱ ᱫᱚ ᱠᱚᱢᱮᱱᱴ ᱠᱟᱛᱮ ᱞᱟᱹᱭ ᱛᱟᱵᱚᱱ ᱯᱮ ᱢᱟ ᱮᱱᱠᱷᱟᱱ ᱥᱟᱱᱟᱢ ᱠᱚ ᱢᱩᱪᱟᱹᱫ ᱨᱮ ᱤᱧ ᱯᱟᱦᱴᱟ ᱠᱷᱚᱱ ᱜᱚᱰ ᱟᱨ ᱞᱟᱥᱟᱬᱦᱮᱫ ᱡᱚᱦᱟᱨ